ᱯᱚᱱᱛᱷᱟ ᱠᱟᱱᱟ ᱟᱵᱚ ᱦᱚᱲ ᱦᱚᱯᱚᱱ ᱠᱚ ᱛᱟᱞᱟ ᱨᱮ ᱜᱮᱰᱮ ᱟᱹᱥᱩᱞ ᱨᱮᱭᱟᱜ ᱪᱚᱞ ᱫᱚ ᱟᱹᱰᱤ ᱥᱮᱫᱟᱭ ᱠᱷᱚᱱ ᱜᱮ ᱢᱮᱱᱟᱜᱼᱟ ᱛᱚᱵᱮ ᱱᱚᱣᱟ ᱦᱚᱸ ᱞᱟᱹᱭ ᱠᱟᱜ ᱵᱷᱟᱹᱜᱤᱭᱟ ᱡᱮ ᱜᱮᱰᱮ ᱟᱹᱥᱩᱞ ᱫᱚ ᱥᱤᱢ ᱟᱹᱥᱩᱞ ᱞᱮᱠᱟ ᱩᱱᱟᱹᱜ ᱫᱚ ᱵᱟᱝ ᱯᱚᱯᱩᱞᱟᱨᱟ ᱜᱮᱰᱮ ᱫᱚ ᱟᱥᱚᱠᱟᱭᱛᱮ ᱡᱤᱞ ᱟᱨ ᱵᱤᱞᱤ ᱞᱟᱹᱜᱤᱫ ᱵᱚᱱ ᱟᱹᱥᱩᱞᱮᱫ ᱠᱚᱣᱟ ᱚᱱᱟᱛᱮ ᱜᱮᱰᱮ ᱟᱹᱥᱩᱞ ᱯᱚᱱᱛᱷᱟ ᱟᱯᱱᱟᱨ ᱞᱮᱨᱮ ᱚᱲᱟᱜ ᱨᱮ ᱡᱚᱢ ᱞᱟᱹᱜᱤᱫ ᱡᱤᱞ ᱟᱨ ᱵᱤᱞᱤ ᱡᱮᱢᱚᱱ ᱦᱩᱭᱩᱜ ᱛᱟᱵᱚᱱᱟ ᱚᱱᱠᱟ ᱜᱮ ᱟᱵᱟᱨ ᱚᱱᱟ ᱟᱹᱠᱷᱨᱤᱧ ᱠᱟᱛᱮ ᱦᱚᱸ ᱨᱳᱡᱽᱜᱟᱨ ᱫᱟᱲᱮᱭᱟᱜᱼᱟ ᱱᱤᱛᱚᱜ ᱠᱩᱠᱞᱤ ᱨᱟᱠᱟᱵᱚᱜ ᱠᱟᱱᱟ ᱚᱠᱟ ᱞᱮᱠᱟᱱ ᱜᱮᱰᱮ ᱵᱚᱱ ᱟᱹᱥᱩᱞ ᱠᱚᱣᱟ ᱟᱫᱚ ᱤᱧᱟᱹᱜ ᱦᱩᱫᱤᱥ ᱨᱮ ᱱᱚᱣᱟ ᱠᱩᱠᱞᱤ ᱨᱮᱭᱟᱜ ᱨᱚᱲ ᱨᱩᱣᱟᱹᱲ ᱫᱚ ᱟᱯᱱᱟᱨ ᱴᱷᱮᱱ ᱜᱮ ᱢᱮᱱᱟᱜᱼᱟ ᱟᱵᱚ ᱜᱮ ᱪᱤᱱᱛᱟᱹ ᱵᱷᱟᱵᱽᱱᱟ ᱠᱟᱛᱮ ᱜᱚᱴᱟ ᱩᱨᱤᱡ ᱦᱩᱭᱩᱜ ᱛᱟᱵᱚᱱᱟ ᱡᱮ ᱪᱮᱫᱟᱜ ᱟᱨ ᱪᱮᱫ ᱞᱟᱹᱜᱤᱫ ᱜᱮᱰᱮ ᱵᱚᱱ ᱟᱹᱥᱩᱞ ᱠᱚᱣᱟ ᱮᱱᱛᱮ ᱛᱷᱚᱲᱟ ᱡᱟᱹᱛ ᱨᱮᱱ ᱜᱮᱰᱮ ᱫᱚ ᱵᱤᱞᱤ ᱞᱟᱹᱜᱤᱫ ᱠᱚ ᱟᱹᱥᱩᱞᱮᱫ ᱠᱚᱣᱟ ᱡᱮᱞᱮᱠᱟ ᱠᱷᱟᱠᱤ ᱠᱮᱢᱵᱮᱞ ᱤᱱᱰᱤᱭᱟᱱ ᱨᱟᱱᱟᱨ ᱵᱟᱞᱤ ᱮᱢᱟᱱ ᱡᱟᱹᱛ ᱨᱮᱱ ᱜᱮᱰᱮ ᱠᱚ ᱟᱵᱟᱨ ᱟᱫᱚᱢ ᱡᱟᱹᱛ ᱨᱮᱱ ᱜᱮᱰᱮ ᱫᱚ ᱡᱤᱞ ᱞᱟᱹᱜᱤᱫ ᱠᱚ ᱟᱹᱥᱩᱞᱮᱫ ᱠᱚᱣᱟ ᱡᱮᱞᱮᱠᱟ ᱟᱭᱞᱮᱥᱣᱟᱨᱤ ᱢᱟᱥᱠᱚᱵᱷᱤ ᱯᱮᱠᱤᱱ ᱮᱢᱟᱱ ᱡᱟᱹᱛ ᱨᱮᱱ ᱜᱮᱰᱮ ᱠᱚ ᱢᱟ ᱟᱫᱚ ᱟᱯᱱᱟᱨ ᱠᱷᱩᱥᱤ ᱞᱮᱠᱟ ᱯᱟᱹᱦᱤᱞ ᱨᱮ ᱜᱮᱰᱮ ᱵᱚᱱ ᱵᱟᱪᱷᱟᱣ ᱠᱚᱢᱟ ᱱᱤᱭᱟᱹ ᱦᱟᱹᱞᱤ ᱜᱮᱰᱮ ᱠᱚ ᱟᱹᱥᱩᱞ ᱠᱟᱱ ᱦᱚᱲ ᱢᱩᱫᱽᱨᱮ ᱠᱷᱟᱠᱤ ᱠᱮᱢᱵᱮᱞ ᱡᱟᱹᱛ ᱨᱮᱱ ᱜᱮᱰᱮ ᱫᱚ ᱵᱤᱞᱤ ᱞᱟᱹᱜᱤᱫ ᱟᱨ ᱯᱮᱠᱤᱱ ᱡᱟᱹᱛ ᱨᱮᱱ ᱜᱮᱰᱮ ᱫᱚ ᱡᱤᱞ ᱞᱟᱹᱜᱤᱫ ᱠᱚ ᱟᱹᱥᱩᱞᱮᱫ ᱠᱚᱣᱟ ᱛᱚᱵᱮ ᱵᱚᱱ ᱵᱟᱰᱟᱭ ᱜᱮᱭᱟ ᱜᱮᱰᱮ ᱡᱤᱞ ᱠᱷᱚᱱ ᱜᱮᱰᱮ ᱵᱤᱞᱤ ᱨᱮᱭᱟᱜ ᱰᱤᱢᱟᱱᱰ ᱫᱚ ᱰᱷᱮᱨ ᱜᱮᱭᱟ ᱜᱮᱰᱮ ᱵᱤᱞᱤ ᱨᱮᱭᱟᱜ ᱰᱤᱢᱟᱱᱰ ᱰᱷᱮᱨ ᱠᱷᱟᱹᱛᱤᱨ ᱟᱵᱚ ᱫᱤᱥᱚᱢ ᱨᱮᱱ ᱜᱮᱰᱮ ᱟᱹᱥᱩᱞ ᱠᱚᱫᱚ ᱵᱤᱞᱤ ᱞᱟᱹᱜᱤᱫ ᱜᱮ ᱜᱮᱰᱮ ᱫᱚᱠᱚ ᱟᱹᱥᱩᱞᱮᱫ ᱠᱚᱣᱟ ᱚᱱᱟᱛᱮ ᱥᱟᱱᱟᱢ ᱜᱮᱰᱮ ᱟᱹᱥᱩᱞ ᱠᱚᱜᱮ ᱠᱷᱟᱹᱠᱤ ᱠᱮᱢᱵᱮᱞ ᱜᱮᱰᱮ ᱜᱮᱠᱚ ᱵᱟᱪᱷᱟᱣᱮᱫ ᱠᱚᱣᱟ ᱱᱤᱛᱚᱜ ᱤᱧᱟᱹᱜ ᱥᱟᱞᱦᱟ ᱦᱚᱸ ᱱᱚᱣᱟ ᱜᱮ ᱡᱮ ᱜᱮᱰᱮ ᱟᱹᱥᱩᱞ ᱵᱚᱱ ᱢᱮᱱᱮᱫ ᱠᱷᱟᱱ ᱵᱤᱞᱤ ᱜᱩᱴ ᱨᱮᱱ ᱜᱮᱰᱮ ᱢᱮᱛᱟᱜ ᱢᱮ ᱠᱷᱟᱹᱠᱤ ᱠᱮᱢᱵᱮᱞ ᱜᱮᱰᱮ ᱜᱮᱵᱚᱱ ᱟᱹᱥᱩᱞ ᱠᱚᱢᱟ ᱟᱯᱮ ᱥᱟᱱᱟᱢ ᱠᱚᱣᱟᱜ ᱢᱚᱱ ᱨᱮ ᱠᱩᱠᱞᱤ ᱨᱟᱠᱟᱵ ᱫᱟᱲᱮᱭᱟᱜᱼᱟ ᱪᱮᱫᱟᱜ ᱥᱤᱢ ᱵᱟᱝ ᱟᱹᱥᱩᱞ ᱠᱟᱛᱮ ᱜᱮᱰᱮ ᱫᱚ? ᱥᱤᱢ ᱟᱹᱥᱩᱞ ᱠᱷᱚᱱ ᱜᱮᱰᱮ ᱟᱹᱥᱩᱞ ᱨᱮᱭᱟᱜ ᱟᱥᱚᱞ ᱥᱩᱵᱤᱫᱷᱟ ᱫᱚ ᱱᱚᱝᱠᱟ ᱞᱮᱠᱟ ᱠᱟᱱᱟ᱾ ᱵᱷᱟᱹᱜᱤ ᱡᱟᱹᱛ ᱨᱮᱱ ᱜᱮᱰᱮ, ᱢᱮᱛᱟᱜ ᱢᱮ ᱠᱷᱟᱠᱤ ᱠᱮᱢᱵᱮᱞ ᱫᱚ ᱮᱠᱮᱱ ᱮᱠᱥᱚ ᱠᱩᱲᱤ ᱫᱤᱱ ᱩᱢᱟᱹᱨ ᱨᱮᱜᱮ ᱵᱤᱞᱤ ᱠᱚ ᱮᱦᱚᱵᱚᱜᱼᱟ᱾ ᱱᱩᱠᱩ ᱜᱮᱰᱮ ᱫᱚ ᱦᱟᱭᱵᱨᱤᱰ ᱵᱤᱞᱤ ᱠᱚ ᱮᱢᱚᱜ ᱜᱩᱴ ᱨᱮᱱ ᱥᱤᱢ ᱥᱮ ᱞᱮᱭᱟᱨ ᱥᱤᱢ ᱠᱷᱚᱱ ᱵᱚᱪᱷᱚᱨ ᱨᱮ ᱪᱚᱞᱞᱤᱥ ᱠᱷᱚᱱ ᱯᱚᱧᱪᱟᱥ ᱜᱚᱴᱮᱱ ᱰᱷᱤᱨ ᱠᱚ ᱵᱤᱞᱤᱭᱟ᱾ ᱱᱩᱠᱩ ᱫᱚ ᱢᱤᱫ ᱞᱟᱜᱟᱣ ᱛᱮ ᱵᱟᱨ ᱠᱷᱚᱱ ᱯᱮ ᱵᱚᱪᱷᱚᱨ ᱦᱟᱹᱵᱤᱡ ᱵᱤᱞᱤ ᱠᱚ ᱮᱢ ᱫᱟᱲᱮᱭᱟᱜᱼᱟ, ᱢᱮᱱᱠᱷᱟᱱ ᱞᱮᱭᱟᱨ ᱥᱤᱢ ᱫᱚ ᱮᱠᱮᱱ ᱢᱤᱫ ᱵᱚᱪᱷᱚᱨ ᱜᱮ ᱠᱚ ᱵᱤᱞᱤᱭᱟ᱾ ᱵᱟᱡᱟᱨ ᱨᱮ ᱥᱤᱢ ᱵᱤᱞᱤ ᱠᱷᱚᱱ ᱜᱮᱰᱮ ᱵᱤᱞᱤ ᱨᱮᱭᱟᱜ ᱰᱤᱢᱟᱱᱰ ᱰᱷᱤᱨ ᱜᱮᱭᱟ᱾ ᱚᱱᱟᱛᱮ ᱢᱟᱨᱠᱮᱴᱤᱝ ᱞᱟᱹᱜᱤᱫ ᱪᱤᱱᱛᱟᱹ ᱫᱚ ᱵᱟᱝ ᱛᱟᱦᱮᱸᱱᱟ᱾ ᱚᱱᱟ ᱪᱷᱟᱰᱟ ᱥᱤᱢ ᱵᱤᱞᱤ ᱠᱷᱚᱱ ᱜᱮᱰᱮ ᱵᱤᱞᱤ ᱨᱮᱭᱟᱜ ᱳᱡᱚᱱ ᱫᱚ ᱰᱷᱤᱨ ᱜᱮᱭᱟ᱾ ᱢᱤᱫᱴᱮᱱ ᱥᱴᱮᱱᱰᱟᱨ ᱥᱤᱢ ᱵᱤᱞᱤ ᱨᱮᱭᱟᱜ ᱳᱡᱚᱱ ᱫᱚ ᱟᱴᱷᱟᱱᱱᱚ ᱜᱨᱟᱢ, ᱢᱮᱱᱠᱷᱟᱱ ᱜᱮᱰᱮ ᱵᱤᱞᱤ ᱨᱮᱭᱟᱜ ᱳᱡᱚᱱ ᱫᱚ ᱥᱚᱛᱛᱚᱨ ᱜᱨᱟᱢ᱾ ᱜᱮᱰᱮ ᱫᱚ ᱥᱮᱛᱟᱜ ᱱᱚ ᱵᱟᱡᱮ ᱵᱷᱤᱛᱨᱤ ᱨᱮᱜᱮ ᱠᱚ ᱵᱤᱞᱤ ᱥᱟᱹᱛᱟ ᱢᱮᱱᱠᱷᱟᱱ ᱥᱤᱢ ᱫᱚ ᱥᱟᱨᱟ ᱫᱤᱱ ᱠᱚ ᱵᱤᱞᱤᱭᱟ ᱟᱫᱚ ᱵᱤᱞᱤ ᱦᱟᱹᱨ ᱥᱟᱢᱴᱟᱣ ᱨᱮᱦᱚᱸ ᱜᱮᱰᱮ ᱟᱹᱥᱩᱞ ᱨᱮ ᱥᱩᱵᱤᱫᱷᱟ ᱢᱮᱱᱟᱜᱼᱟ ᱜᱮᱰᱮ ᱠᱚᱣᱟᱜ ᱨᱩᱣᱟᱹ ᱦᱟᱹᱥᱩ ᱠᱚᱢ ᱜᱮ ᱦᱩᱭᱩᱜ ᱛᱟᱠᱚᱣᱟ, ᱢᱮᱱᱠᱷᱟᱱ ᱥᱤᱢ ᱟᱜ ᱫᱚ ᱟᱭᱢᱟ ᱞᱮᱠᱟᱱ ᱨᱩᱣᱟᱹ ᱢᱮᱱᱟᱜᱼᱟ᱾ ᱟᱫᱚ ᱱᱮ ᱦᱚᱲ ᱞᱟᱹᱜᱤᱫ ᱩᱱᱟᱹᱜ ᱞᱮᱠᱟᱱ ᱨᱩᱣᱟᱹ ᱵᱟᱵᱚᱛ ᱵᱟᱰᱟᱭ ᱥᱮ ᱩᱱᱟᱹᱜ ᱞᱮᱠᱟᱱ ᱵᱷᱮᱠᱥᱤᱱᱮᱥᱚᱱ ᱥᱤᱰᱩᱞ ᱫᱤᱥᱟᱹ ᱫᱚᱦᱚ ᱫᱚ ᱢᱩᱥᱠᱤᱞ ᱜᱮᱭᱟ᱾ ᱜᱮᱰᱮ ᱫᱚ ᱥᱟᱨᱟᱫᱤᱱ ᱜᱮ ᱚᱲᱟᱜ ᱠᱷᱚᱱ ᱵᱟᱦᱨᱮ ᱨᱮᱠᱚ ᱛᱟᱦᱮᱱ ᱛᱮ ᱚᱲᱟᱜ ᱵᱮᱱᱟᱣ ᱨᱮᱭᱟᱜ ᱠᱷᱚᱨᱚᱪ ᱫᱚ ᱠᱚᱢ ᱜᱮᱭᱟ᱾ ᱫᱮᱞᱟ ᱱᱤᱛᱚᱜ ᱫᱚ ᱠᱷᱟᱠᱤ ᱠᱮᱢᱵᱮᱞ ᱡᱟᱹᱛ ᱨᱮᱱ ᱜᱮᱰᱮ ᱵᱟᱵᱚᱛ ᱵᱚᱱ ᱜᱟᱞᱢᱟᱨᱟᱣ ᱠᱟᱜ ᱜᱮ᱾ ᱠᱷᱟᱠᱤ ᱠᱮᱢᱵᱮᱞ ᱜᱮᱰᱮ ᱫᱚ ᱵᱤᱞᱤ ᱤᱭᱟᱹᱛᱮ ᱜᱚᱴᱟ ᱫᱩᱱᱤᱭᱟᱹ ᱨᱮ ᱟᱹᱰᱤ ᱠᱚ ᱯᱚᱯᱩᱞᱟᱨᱟ᱾ ᱫᱷᱟᱹᱨᱛᱤ ᱨᱮᱱ ᱥᱟᱱᱟᱢ ᱜᱮᱰᱮ ᱟᱹᱥᱩᱞ ᱠᱚ ᱟᱥᱚᱠᱟᱭᱛᱮ ᱵᱤᱞᱤ ᱞᱟᱹᱜᱤᱫ ᱜᱮᱰᱮ ᱟᱹᱥᱩᱞ ᱠᱚ ᱢᱩᱫᱽᱨᱮ ᱠᱷᱟᱠᱤ ᱠᱮᱢᱵᱮᱞ ᱜᱮᱰᱮ ᱫᱚ ᱥᱟᱱᱟᱢ ᱜᱮᱰᱮ ᱠᱷᱚᱱ ᱪᱮᱛᱟᱱ ᱨᱮ ᱢᱮᱱᱟᱜ ᱠᱚᱣᱟ᱾ ᱱᱩᱠᱩ ᱜᱮᱰᱮ ᱫᱚ ᱮᱠᱥᱚ ᱠᱩᱲᱤ ᱫᱤᱱ ᱩᱢᱟᱹᱨ ᱠᱷᱚᱱ ᱜᱮ ᱵᱤᱞᱤ ᱠᱚ ᱮᱦᱚᱵᱚᱜᱼᱟ᱾ ᱵᱚᱪᱷᱚᱨ ᱨᱮ ᱛᱤᱱᱥᱚ ᱜᱟᱱ ᱠᱚ ᱵᱤᱞᱤᱭᱟ ᱟᱨ ᱢᱤᱫ ᱞᱟᱜᱟᱣ ᱛᱮ ᱵᱟᱨ ᱠᱷᱚᱱ ᱯᱮ ᱵᱚᱪᱷᱚᱨ ᱦᱟᱹᱵᱤᱡ ᱠᱚ ᱵᱤᱞᱤ ᱫᱟᱲᱮᱭᱟᱜᱼᱟ᱾ ᱚᱱᱟ ᱛᱟᱭᱚᱢ ᱫᱚ ᱵᱟᱹᱭ ᱵᱟᱹᱭ ᱛᱮ ᱵᱤᱞᱤ ᱫᱚ ᱠᱚᱢᱚᱜ ᱛᱟᱠᱚᱣᱟ, ᱢᱮᱱᱠᱷᱟᱱ ᱮᱱᱦᱚᱸ ᱫᱮᱥᱤ ᱜᱮᱰᱮ ᱠᱷᱚᱱ ᱰᱷᱤᱨ ᱜᱮ ᱵᱤᱞᱤ ᱠᱚ ᱮᱢᱚᱜᱼᱟ᱾ ᱜᱮᱰᱮ ᱵᱤᱞᱤ ᱨᱮᱭᱟᱜ ᱳᱡᱚᱱ ᱫᱚ ᱥᱳᱛᱛᱚᱨ ᱜᱨᱟᱢ ᱞᱮᱠᱟ᱾ ᱵᱤᱞᱤ ᱮᱢ ᱨᱮᱭᱟᱜ ᱵᱚᱭᱚᱥ ᱯᱟᱨᱚᱢ ᱞᱮᱱᱠᱷᱟᱱ ᱱᱩᱠᱩ ᱜᱮᱰᱮ ᱫᱚ ᱵᱟᱡᱟᱨ ᱨᱮ ᱡᱤᱞ ᱞᱟᱹᱜᱤᱫ ᱵᱚᱱ ᱟᱹᱠᱷᱨᱤᱧ ᱫᱟᱲᱮᱭᱟᱠᱚᱣᱟ᱾ ᱢᱤᱫᱴᱮᱱ ᱥᱮᱬᱟ ᱠᱷᱟᱠᱤ ᱠᱮᱢᱵᱮᱞ ᱜᱮᱰᱮᱭᱟᱜ ᱳᱡᱚᱱ ᱫᱩ ᱠᱮᱡᱤ ᱠᱷᱚᱱ ᱟᱲᱟᱭ ᱠᱮᱡᱤ ᱦᱟᱹᱵᱤᱡ᱾ ᱠᱷᱟᱠᱤ ᱠᱮᱢᱵᱮᱞ ᱡᱟᱹᱛ ᱨᱮᱱ ᱜᱮᱰᱮ ᱫᱚ ᱠᱷᱟᱠᱤ ᱨᱚᱝ ᱨᱮᱱ ᱠᱚ ᱦᱩᱭᱩᱜᱼᱟ᱾ ᱱᱩᱠᱩ ᱠᱷᱟᱠᱤ ᱠᱮᱢᱵᱮᱞ ᱜᱮᱰᱮ ᱫᱚ ᱮᱴᱟᱜ ᱜᱮᱰᱮ ᱠᱚ ᱠᱷᱚᱱ ᱠᱚᱥᱴᱚ ᱰᱷᱤᱨ ᱜᱮ ᱠᱚ ᱥᱟᱦᱟᱣ ᱫᱟᱲᱮᱭᱟᱜᱼᱟ᱾ ᱡᱮᱞᱮᱠᱟ ᱮᱴᱟᱜ ᱥᱟᱱᱟᱢ ᱡᱟᱹᱛ ᱨᱮᱱ ᱜᱮᱰᱮ ᱜᱮ ᱫᱟᱜ, ᱢᱮᱛᱟᱜ ᱢᱮ ᱜᱟᱹᱰᱭᱟᱹ, ᱰᱚᱵᱷᱟ, ᱥᱮ ᱜᱟᱰᱟ ᱵᱟᱝᱠᱷᱟᱱ ᱵᱟᱠᱚ ᱵᱟᱧᱪᱟᱜ ᱠᱟᱱᱟ᱾ ᱢᱮᱱᱠᱷᱟᱱ ᱠᱷᱟᱠᱤ ᱠᱮᱢᱵᱮᱞ ᱜᱮᱰᱮ ᱫᱚ ᱮᱠᱮᱱ ᱦᱚᱴᱚᱜ ᱩᱱᱩᱢ ᱫᱟᱜ ᱛᱟᱦᱮᱱ ᱠᱷᱟᱱ ᱜᱮ ᱦᱩᱭᱩᱜᱼᱟ᱾ ᱢᱮᱛᱟᱜ ᱢᱮ ᱢᱤᱫ ᱜᱟᱢᱞᱟ ᱫᱟᱜ ᱛᱟᱦᱮᱱ ᱠᱷᱟᱱ ᱜᱮ ᱦᱩᱭᱩᱜᱼᱟ᱾ ᱱᱚᱜᱼᱚᱭ ᱱᱚᱣᱟ ᱠᱚ᱾ ᱞᱟᱹᱭ ᱟᱱ ᱠᱟᱨᱚᱱ ᱠᱚ ᱤᱭᱟᱹᱛᱮ ᱱᱩᱠᱩ ᱠᱷᱟᱠᱤ ᱠᱮᱢᱵᱮᱞ ᱡᱟᱹᱛ ᱨᱮᱱ ᱜᱮᱰᱮ ᱫᱚ ᱵᱷᱟᱨᱚᱛ ᱫᱤᱥᱚᱢ ᱥᱟᱶ ᱥᱟᱶᱛᱮ ᱜᱚᱴᱟ ᱫᱷᱟᱹᱨᱛᱤ ᱨᱮᱱ ᱦᱚᱲ ᱠᱚ ᱠᱩᱥᱤ ᱟᱠᱚ ᱠᱟᱱᱟ ᱥᱮ ᱠᱚ ᱟᱹᱥᱩᱞᱮᱫ ᱠᱚᱣᱟ ᱟᱥᱚᱠᱟᱭᱛᱮ ᱵᱤᱞᱤ ᱧᱟᱢ ᱞᱟᱹᱜᱤᱫ᱾ ᱱᱤᱛᱚᱜ ᱫᱚ ᱜᱮᱰᱮ ᱚᱲᱟᱜ ᱵᱟᱵᱚᱛ ᱵᱚᱱ ᱜᱟᱞᱢᱟᱨᱟᱣᱟ᱾ ᱜᱮᱰᱮ ᱫᱚ ᱫᱤᱱ ᱨᱮᱭᱟᱜ ᱰᱷᱤᱨ ᱚᱠᱛᱚ᱾ ᱚᱲᱟᱜ ᱠᱷᱚᱱ ᱵᱟᱦᱨᱮ ᱨᱮᱠᱚ ᱛᱟᱦᱮᱱᱟ᱾ ᱚᱱᱟᱛᱮ ᱚᱲᱟᱜ ᱫᱚ ᱥᱟᱫᱷᱟᱨᱚᱱ ᱜᱮ ᱵᱮᱱᱟᱣ ᱞᱮᱠᱷᱟᱱ ᱜᱮ ᱦᱩᱭᱩᱜᱼᱟ᱾ ᱡᱩᱫᱤ ᱚᱲᱟᱜ ᱥᱩᱨ ᱨᱮ ᱟᱯᱱᱟᱨ ᱜᱟᱹᱰᱭᱟᱹ ᱛᱟᱦᱮᱸ ᱞᱮᱱ ᱠᱷᱟᱱ ᱛᱚᱵᱮ ᱢᱟ ᱚᱸᱰᱮ ᱜᱮ ᱥᱟᱨᱟ ᱫᱤᱱ ᱠᱚ ᱠᱟᱴᱟᱣ᱾ ᱮᱠᱮᱱ ᱧᱤᱫᱟᱹ ᱛᱟᱦᱮᱱ ᱞᱟᱹᱜᱤᱫ ᱚᱲᱟᱜ ᱵᱮᱱᱟᱣ ᱞᱮᱠᱷᱟᱱ ᱜᱮ ᱦᱩᱭᱩᱜᱼᱟ᱾ ᱜᱟᱹᱰᱭᱟᱹ ᱵᱟᱝ ᱛᱟᱦᱮᱸ ᱞᱮᱱ ᱠᱷᱟᱱ ᱦᱚᱸ ᱠᱷᱟᱹᱠᱤ ᱜᱮᱢᱵᱮᱞ ᱜᱮᱰᱮ ᱞᱟᱹᱜᱤᱫ ᱡᱟᱦᱟᱱ ᱢᱩᱥᱠᱤᱞᱟᱜ ᱫᱚ ᱵᱟᱝ ᱠᱟᱱᱟ᱾ ᱮᱱᱛᱮᱫ ᱵᱚᱦᱚᱜ ᱩᱱᱩᱢ ᱫᱟᱲᱮᱭᱟᱜ ᱞᱮᱠᱟ ᱫᱟᱜ ᱠᱚ ᱧᱟᱢ ᱞᱮᱠᱷᱟᱱ ᱜᱮ ᱦᱩᱭᱩᱜ ᱛᱟᱠᱚᱣᱟ᱾ ᱢᱮᱛᱟᱜ ᱢᱮ ᱨᱟᱪᱟ ᱨᱮ ᱠᱟᱹᱴᱤᱡ ᱢᱟᱪᱷᱟ ᱰᱚᱵᱷᱟ ᱛᱟᱱᱮᱡ ᱵᱮᱱᱟᱣ ᱞᱮᱠᱷᱟᱱ ᱜᱮ ᱦᱩᱭᱩᱜᱼᱟ ᱟᱨ ᱵᱟᱝᱠᱷᱟᱱ ᱞᱟᱹᱴᱩ ᱢᱟᱪᱷᱟ ᱜᱟᱢᱞᱟ ᱠᱤᱨᱤᱧ ᱞᱮᱠᱷᱟᱱ ᱜᱮ ᱦᱩᱭᱩᱜᱼᱟ ᱫᱤᱥᱟᱹᱭ ᱢᱟᱵᱚᱱ ᱜᱮᱰᱮ ᱫᱚ ᱡᱚᱢ ᱚᱠᱛᱮ ᱫᱟᱜ ᱪᱷᱟᱰᱟ ᱵᱟᱠᱚ ᱛᱟᱦᱮᱸ ᱫᱟᱲᱮᱭᱟᱜᱼᱟ ᱨᱟᱪᱟ ᱥᱮ ᱪᱷᱟᱴᱠᱟ ᱨᱮᱦᱚᱸ ᱜᱮᱰᱮ ᱟᱹᱥᱩᱞ ᱫᱚ ᱜᱟᱱᱚᱜ ᱜᱮᱭᱟ᱾ ᱛᱚᱵᱮ ᱱᱚᱣᱟ ᱞᱟᱹᱜᱤᱫ ᱛᱟᱨ ᱥᱮ ᱮᱴᱟᱜ ᱡᱟᱦᱟᱱᱟᱜ ᱛᱟᱱᱮᱡ ᱛᱮ ᱮᱥᱮᱫ ᱦᱩᱭᱩᱜᱼᱟ᱾ ᱢᱤᱫ ᱵᱟᱱᱰᱤᱞ ᱛᱟᱨ, ᱢᱮᱛᱟᱜ ᱢᱮ ᱛᱤᱱ ᱯᱷᱤᱴ ᱚᱥᱟᱨ ᱟᱨ ᱮᱠᱥᱚ ᱯᱚᱧᱪᱟᱥ ᱯᱷᱤᱴ ᱡᱤᱞᱤᱧ ᱛᱟᱨ ᱛᱮ ᱛᱤᱱᱟᱹᱜ ᱡᱟᱭᱜᱟ ᱜᱷᱮᱨᱟᱜᱼᱟ, ᱚᱱᱟ ᱨᱮ ᱛᱤᱨᱤᱥ ᱠᱷᱚᱱ ᱪᱚᱞᱞᱤᱥ ᱜᱚᱴᱮᱱ ᱜᱮᱰᱮ ᱫᱚ ᱟᱹᱰᱤ ᱟᱣᱥᱟᱱ ᱛᱮᱵᱚᱱ ᱟᱹᱥᱩᱞ ᱫᱟᱲᱮᱭᱟᱠᱚᱣᱟ᱾ ᱜᱟᱹᱰᱭᱟᱹ ᱨᱮ ᱜᱮᱰᱮ ᱥᱟᱶᱛᱮ ᱦᱟᱹᱠᱩ ᱪᱟᱥ ᱦᱚᱸ ᱟᱹᱰᱤ ᱱᱟᱯᱟᱭ ᱜᱮ ᱦᱩᱭᱩᱜᱼᱟ ᱯᱟᱸᱪ ᱠᱟᱴᱷᱟ ᱡᱟᱭᱜᱟ ᱨᱮᱭᱟᱜ ᱜᱟᱹᱰᱭᱟᱹ ᱛᱟᱦᱮᱱ ᱠᱷᱟᱱ ᱯᱚᱧᱪᱟᱥ ᱜᱚᱴᱮᱱ ᱜᱮᱰᱮ ᱫᱚ ᱟᱹᱰᱤ ᱢᱚᱡᱽ ᱛᱮ ᱟᱹᱥᱩᱞ ᱜᱟᱱᱚᱜᱼᱟ ᱜᱟᱹᱰᱭᱟᱹ ᱨᱮ ᱜᱮᱰᱮ ᱟᱹᱥᱩᱞ ᱞᱮᱠᱚ ᱠᱷᱟᱱ ᱮᱠᱮᱱ ᱧᱤᱫᱟᱹ ᱡᱤᱨᱟᱹᱜ ᱞᱟᱹᱜᱤᱫ ᱚᱲᱟᱜ ᱨᱮᱭᱟᱜ ᱡᱟᱹᱨᱩᱲᱟ ᱮᱱᱛᱮ ᱥᱟᱨᱟ ᱫᱤᱱ ᱫᱚ ᱜᱮᱰᱮ ᱫᱟᱜ ᱨᱮᱜᱮ ᱠᱚ ᱛᱟᱦᱮᱱᱟ ᱱᱚᱣᱟ ᱚᱲᱟᱜ ᱨᱮ ᱢᱤᱢᱤᱫ ᱜᱮᱰᱮ ᱞᱟᱹᱜᱤᱫ 2.5 ᱥᱠᱚᱭᱟᱨ ᱯᱷᱤᱴ ᱡᱟᱭᱜᱟ ᱛᱟᱦᱮᱸ ᱞᱮᱱᱠᱷᱟᱱ ᱜᱮ ᱦᱩᱭᱩᱜᱼᱟ᱾ ᱢᱮᱱᱠᱷᱟᱱ ᱡᱩᱫᱤ ᱜᱟᱹᱰᱭᱟᱹ ᱨᱮ ᱵᱟᱝ ᱟᱹᱥᱩᱞ ᱠᱟᱛᱮ ᱮᱠᱮᱱ ᱚᱲᱟᱜ ᱨᱮ ᱟᱹᱥᱩᱞ ᱞᱮᱠᱚ ᱠᱷᱟᱱ ᱢᱤᱢᱤᱫ ᱜᱮᱰᱮ ᱞᱟᱹᱜᱤᱫ ᱡᱟᱭᱜᱟ ᱫᱚ ᱛᱷᱚᱲᱟ ᱰᱷᱤᱨ ᱢᱟᱪᱷᱟ ᱜᱮ ᱞᱟᱜᱟᱜᱼᱟ᱾ ᱢᱤᱢᱤᱫ ᱜᱮᱰᱮ ᱞᱟᱹᱜᱤᱫ 4 ᱥᱠᱚᱭᱟᱨ ᱯᱷᱤᱴ ᱞᱟᱜᱟᱜᱼᱟ᱾ ᱟᱫᱚ ᱛᱤᱱᱟᱹᱜ ᱜᱮᱰᱮ ᱵᱚᱱ ᱟᱹᱥᱩᱞ ᱠᱚᱣᱟ ᱚᱱᱟ ᱦᱤᱥᱟᱹᱵ ᱛᱮ ᱚᱲᱟᱜ ᱫᱚ ᱵᱮᱱᱟᱣ ᱦᱩᱭᱩᱜᱼᱟ ᱜᱮᱰᱮ ᱚᱲᱟᱜ ᱫᱚ ᱟᱹᱰᱤ ᱩᱥᱩᱞ ᱨᱮᱭᱟᱜ ᱡᱟᱹᱨᱩᱲ ᱫᱚ ᱵᱟᱹᱱᱩᱜᱼᱟ ᱢᱚᱴᱟᱢᱩᱴᱤ ᱯᱟᱸᱪ ᱠᱷᱚᱡ ᱥᱟᱲᱮ ᱯᱟᱸᱪ ᱯᱷᱤᱴ ᱦᱩᱭ ᱞᱮᱱ ᱠᱷᱟᱱ ᱜᱮ ᱦᱩᱭᱩᱜᱼᱟ ᱚᱲᱟᱜ ᱨᱮᱭᱟᱜ ᱫᱮᱭᱟᱞ ᱫᱚ ᱛᱤᱱ ᱯᱷᱤᱴ ᱫᱚᱦᱚᱭ ᱦᱩᱭᱩᱜᱼᱟ ᱚᱱᱟ ᱪᱮᱛᱟᱱ ᱨᱮᱫᱚ ᱛᱟᱨ ᱡᱟᱹᱞᱤ ᱛᱮ ᱮᱥᱮᱫ ᱦᱩᱭᱩᱜᱼᱟ ᱱᱚᱣᱟ ᱛᱮ ᱜᱮᱰᱮ ᱚᱲᱟᱜ ᱨᱮ ᱦᱚᱭ ᱫᱚ ᱵᱷᱟᱹᱜᱤ ᱞᱮᱠᱟ ᱵᱚᱞᱚ ᱩᱰᱩᱠᱚᱜᱼᱟ ᱢᱮᱛᱟᱜ ᱢᱮ ᱵᱷᱟᱹᱜᱤ ᱵᱷᱮᱱᱴᱤᱞᱮᱥᱚᱱ ᱨᱮᱭᱟᱜ ᱮ ᱠᱟᱹᱢᱤᱭᱟ ᱛᱤᱦᱤᱧ ᱫᱚ ᱜᱮᱰᱮ ᱟᱹᱥᱩᱞ ᱨᱮᱭᱟᱜ ᱯᱟᱹᱦᱤᱞ ᱦᱟᱹᱴᱤᱧ ᱵᱚᱱ ᱟᱸᱡᱚᱢ ᱠᱮᱫᱟ ᱜᱮᱰᱮ ᱟᱹᱥᱩᱞ ᱨᱮᱭᱟᱜ ᱫᱚᱥᱟᱨ ᱦᱟᱹᱴᱤᱧ ᱟᱸᱡᱚᱢ ᱞᱟᱹᱜᱤᱫ ᱱᱤᱭᱟᱹ ᱛᱟᱭᱚᱢ ᱨᱮᱭᱟᱜ ᱵᱷᱤᱰᱤᱭᱳ ᱛᱟᱺᱜᱤ ᱨᱮᱵᱚᱱ ᱛᱟᱦᱮᱱ ᱢᱟ ᱢᱟ ᱥᱟᱱᱟᱢ ᱠᱚ ᱟᱭᱢᱟ ᱟᱭᱢᱟ ᱥᱟᱨᱦᱟᱣ ᱟᱨ ᱡᱚᱦᱟᱨ